ᱠᱟᱛᱟ ᱟᱨ ᱟᱹᱰᱤ ᱜᱮ ᱱᱟᱯᱟᱭᱟ᱾ ᱱᱚᱣᱟ ᱚᱱᱞᱟᱭᱤᱱ ᱥᱟᱶᱦᱮᱫ ᱟᱠᱷᱲᱟ ᱨᱮ ᱵᱤᱫᱩ ᱪᱟᱸᱫᱟᱱ ᱜᱟᱭᱟᱱ ᱵᱟᱵᱚᱛ ᱛᱮ ᱞᱟᱹᱭ ᱥᱚᱫᱚᱨ ᱟᱵᱚᱱᱟᱭ ᱢᱟᱹᱱᱤᱡ ᱡᱚᱵᱟ ᱢᱩᱨᱢᱩ, ᱜᱟᱹᱠᱷᱩᱲ ᱛᱤᱨᱞᱟᱹ ᱚᱱᱚᱞᱤᱭᱟᱹ ᱟᱨ ᱜᱤᱫᱽᱨᱟᱹ ᱥᱟᱶᱦᱮᱫ ᱨᱮ ᱥᱟᱦᱤᱛ ᱟᱠᱟᱫᱮᱢᱤ ᱥᱤᱨᱯᱷᱟᱹ ᱦᱚᱸᱭ ᱟᱢᱮᱴ ᱟᱠᱟᱫᱟ᱾ ᱯᱨᱚᱯᱷᱮᱥᱟᱨ ᱢᱟᱱ ᱵᱟᱵᱩᱨᱟᱢ ᱥᱚᱨᱮᱱ ᱮᱞᱵᱤᱮᱥᱮᱢ ᱠᱚᱞᱮᱡᱽ ᱨᱮ ᱟᱵᱚ ᱥᱟᱱᱛᱟᱞᱤ ᱵᱤᱵᱷᱟᱜᱽ ᱨᱮ ᱢᱮᱱᱟᱭᱟ᱾ ᱩᱱᱤ ᱫᱚ ᱫᱟᱲᱮ ᱜᱮ ᱫᱷᱚᱱ᱾ ᱠᱷᱮᱞᱚᱸᱰ ᱯᱚᱛᱚᱵ ᱨᱮᱭᱟᱜ ᱡᱟᱦᱟᱸ ᱜᱩᱴ ᱠᱟᱛᱷᱟ ᱠᱚ ᱪᱮ ᱚᱱᱟ ᱨᱮᱭᱟᱜ ᱡᱟᱦᱟᱸ ᱢᱩᱬ ᱠᱟᱛᱷᱟ ᱠᱚ ᱢᱮᱱᱟᱜᱼᱟ ᱚᱱᱟ ᱦᱚᱸ ᱛᱟᱵᱚᱱ ᱛᱮᱦᱮᱧᱟᱜ ᱟᱠᱷᱲᱟ ᱨᱮ ᱞᱟᱹᱭ ᱥᱚᱫᱚᱨ ᱟᱵᱚᱱᱟᱭ ᱚᱱᱟ ᱛᱟᱭᱚᱢ ᱯᱨᱚᱯᱷᱮᱥᱟᱨ ᱨᱟᱢᱚ ᱴᱩᱰᱩ ᱡᱟᱦᱟᱸᱭ ᱫᱚ ᱟᱵᱚ ᱥᱟᱱᱛᱷᱟᱞᱤ ᱵᱤᱵᱷᱟᱜᱽ ᱨᱮᱜᱮ ᱜᱚᱵᱷᱢᱮᱱᱴ ᱰᱤᱜᱽᱨᱤ ᱠᱚᱞᱮᱡᱽ ᱞᱟᱞᱜᱚᱲ ᱡᱷᱟᱲᱜᱨᱟᱢ ᱣᱮᱥᱴ ᱵᱮᱝᱜᱚᱞ ᱨᱮ ᱢᱮᱱᱟᱭᱟ ᱩᱱᱤ ᱫᱚ ᱠᱷᱮᱨᱣᱟᱲ ᱵᱤᱨ ᱜᱟᱭᱟᱱ ᱨᱮᱭᱟᱜ ᱡᱟᱦᱟᱸ ᱢᱩᱬ ᱠᱟᱛᱷᱟ ᱠᱚ ᱠᱟᱱᱟ ᱚᱱᱟ ᱠᱚ ᱟᱵᱚ ᱛᱟᱞᱟ ᱨᱮ ᱞᱟᱹᱭ ᱥᱚᱫᱚᱨ ᱟᱵᱚᱱᱟᱭ ᱤᱱᱟᱹ ᱛᱟᱭᱚᱢ ᱫᱚ ᱯᱨᱚᱯᱷᱮᱥᱟᱨ ᱱᱤᱥᱚᱱ ᱦᱮᱢᱵᱨᱚᱢ ᱡᱟᱦᱟᱸᱭ ᱫᱚ ᱯᱤ ᱡᱤ ᱥᱮᱱᱴᱟᱨ ᱠᱚᱞᱦᱟᱱ ᱤᱭᱩᱱᱤᱵᱷᱟᱨᱥᱤᱴᱤ ᱪᱟᱭᱵᱟᱥᱟ ᱨᱮ ᱩᱱᱤ ᱦᱚᱸ ᱞᱮᱠᱪᱟᱨ ᱞᱮᱠᱟᱛᱮ ᱢᱮᱱᱟᱭᱟ ᱩᱱᱤ ᱦᱚᱸ ᱛᱟᱵᱚᱱ ᱞᱟᱠᱪᱟᱨ ᱥᱮᱨᱮᱧ ᱡᱟᱦᱟᱸ ᱫᱚ ᱯᱚᱱᱰᱤᱛ ᱨᱚᱜᱷᱩᱱᱟᱛᱷ ᱢᱩᱨᱢᱩᱭ ᱚᱞ ᱟᱠᱟᱫᱼᱟ ᱚᱱᱟ ᱨᱮ ᱟᱹᱰᱤ ᱟᱹᱰᱤ ᱱᱚᱝᱠᱟᱱ ᱠᱟᱛᱷᱟ ᱠᱚ ᱢᱮᱱᱟᱜᱼᱟ ᱡᱟᱦᱟᱸ ᱫᱚ ᱟᱵᱚᱣᱟᱜ ᱥᱟᱶᱛᱟ ᱞᱟᱹᱜᱤᱫ ᱱᱟᱯᱟᱭ ᱦᱚᱨ ᱮ ᱩᱫᱩᱜᱟ ᱚᱱᱠᱟᱱ ᱠᱟᱛᱷᱟ ᱠᱚᱦᱚᱸ ᱟᱵᱚ ᱥᱟᱢᱟᱝ ᱨᱮ ᱞᱟᱹᱭ ᱥᱚᱫᱚᱨ ᱟᱵᱚᱱᱟᱭ ᱤᱱᱟᱹ ᱛᱟᱭᱚᱢ ᱫᱚ ᱯᱨᱚᱯᱷᱮᱥᱚᱨ ᱞᱟᱹᱠᱷᱟᱹᱭ ᱵᱟᱥᱠᱮ ᱡᱟᱦᱟᱸᱭ ᱮᱥ ᱯᱤ ᱤᱱᱴᱟᱨ ᱠᱚᱞᱮᱡᱽ ᱠᱷᱟᱥ ᱢᱚᱦᱚᱞ ᱡᱟᱢᱥᱮᱫᱽᱯᱩᱨ ᱨᱮ ᱩᱱᱤ ᱦᱚᱸ ᱛᱟᱵᱚᱱ ᱥᱟᱱᱛᱟᱲ ᱵᱤᱵᱷᱟᱜᱽ ᱨᱮᱜᱮ ᱢᱮᱱᱟᱭᱟ ᱩᱱᱤ ᱫᱚ ᱯᱚᱱᱰᱤᱛ ᱨᱚᱜᱷᱩᱱᱟᱛᱷ ᱢᱩᱨᱢᱩ ᱚᱞ ᱟᱠᱟᱫ ᱦᱚᱲ ᱥᱮᱨᱮᱧ ᱚᱱᱟ ᱨᱮ ᱟᱹᱰᱤ ᱜᱟᱹᱦᱤᱨ ᱠᱟᱛᱷᱟ ᱠᱚ ᱢᱮᱱᱟᱜᱼᱟ ᱚᱱᱟ ᱜᱟᱹᱦᱤᱨ ᱠᱟᱛᱷᱟ ᱠᱚ ᱟᱵᱚ ᱥᱟᱢᱟᱝ ᱨᱮ ᱱᱟᱦᱟᱜ ᱮ ᱞᱟᱹᱭ ᱥᱚᱫᱚᱨ ᱟᱵᱚᱱᱟ ᱟᱨ ᱩᱱᱤ ᱱᱚᱣᱟ ᱚᱱᱞᱟᱭᱤᱱ ᱨᱮ ᱡᱩᱲᱟᱹᱣ ᱢᱮᱱᱟᱭᱟ ᱦᱮᱸ ᱚᱱᱟᱛᱮ ᱱᱩᱠᱩ ᱥᱟᱱᱟᱢ ᱠᱚᱜᱮ ᱟᱹᱰᱤ ᱵᱟᱹᱲᱛᱤ ᱠᱟᱛᱮᱧ ᱫᱟᱨᱟᱢ ᱫᱟᱜᱮᱫ ᱠᱚᱣᱟ ᱟᱛᱟᱝ ᱫᱟᱨᱟᱢᱮᱫ ᱠᱚᱣᱟ ᱥᱟᱶᱛᱮ ᱢᱮᱱᱟᱜ ᱠᱚᱣᱟ ᱨᱟᱱᱤ ᱢᱩᱨᱢᱩ ᱡᱟᱦᱟᱸ ᱡᱮ ᱥᱟᱦᱤᱛ ᱟᱠᱟᱫᱮᱢᱤ ᱭᱩᱣᱟ ᱯᱩᱨᱚᱥᱠᱟᱨ ᱟᱢᱮᱴᱤᱡ ᱩᱱᱤ ᱦᱚᱸ ᱱᱟᱦᱟᱜ ᱤᱧ ᱟᱛᱟᱝ ᱫᱟᱨᱟᱢᱮ ᱠᱟᱱᱟ ᱥᱟᱶᱛᱮ ᱡᱟᱦᱟᱸ ᱜᱮ ᱱᱚᱣᱟ ᱯᱩᱨᱵᱤ ᱥᱤᱝᱵᱷᱩᱢ ᱟᱭᱮᱥ ᱣᱟᱥᱟᱠᱷᱟ ᱨᱤᱱ ᱥᱩᱛᱨᱮᱛ ᱠᱚ ᱥᱩᱛᱨᱮᱛ ᱟᱨ ᱡᱟᱦᱟᱸ ᱜᱮ ᱱᱟᱦᱟᱜ ᱨᱟᱹᱥᱭᱟᱹ ᱠᱚ ᱛᱟᱵᱚᱱ ᱢᱮᱱᱟᱜ ᱠᱚᱣᱟ ᱥᱟᱱᱟᱢ ᱠᱚᱜᱮ ᱩᱱᱠᱩ ᱦᱚᱧ ᱟᱛᱟᱝ ᱫᱟᱨᱟᱢᱮᱫ ᱠᱚᱣᱟ ᱟᱨ ᱟᱹᱰᱤ ᱟᱹᱰᱤ ᱜᱟᱹᱠᱷᱩᱲ ᱜᱚᱢᱠᱮ ᱠᱚ ᱢᱮᱱᱟᱜ ᱠᱚᱣᱟ ᱡᱟᱦᱟᱸᱭ ᱫᱚ ᱟᱵᱚ ᱜᱟᱹᱠᱷᱩᱲ ᱚᱱᱚᱞᱤᱭᱟᱹ ᱥᱟᱶᱦᱮᱫ ᱫᱩᱞᱟᱹᱲᱤᱭᱟᱹ ᱪᱤᱠᱤ ᱫᱩᱞᱟᱹᱲᱤᱭᱟᱹ ᱥᱟᱱᱟᱢ ᱠᱚᱜᱮ ᱱᱚᱣᱟ ᱚᱱᱞᱟᱭᱤᱱ ᱵᱚ ᱥᱮᱞᱮᱫ ᱢᱮᱱᱟᱜ ᱵᱚᱱᱟ ᱦᱚᱭᱛᱳ ᱧᱩᱛᱩᱢ ᱵᱟᱹᱧ ᱧᱩᱢ ᱫᱟᱲᱮᱭᱟᱜ ᱠᱟᱱᱟ ᱮᱱᱛᱮ ᱨᱮᱦᱚᱸ ᱟᱯᱮ ᱚᱱᱛᱚᱨ ᱢᱚᱱᱮᱛᱮ ᱥᱟᱱᱟᱢ ᱠᱚᱜᱮ ᱥᱟᱹᱜᱩᱱ ᱫᱟᱨᱟᱢᱮᱫ ᱵᱚᱱᱟ ᱟᱫᱚ ᱱᱚᱣᱟ ᱚᱞ ᱤᱱᱰᱤᱭᱟ ᱥᱟᱱᱛᱟᱲᱤ ᱨᱟᱭᱴᱟᱨᱥ ᱮᱥᱳᱥᱤᱭᱮᱥᱚᱱ ᱯᱩᱨᱵᱤ ᱥᱤᱝᱵᱷᱩᱢ ᱪᱟᱸᱜᱟ ᱦᱚᱛᱮ ᱠᱷᱚᱱ ᱡᱟᱣ ᱫᱤᱱ ᱜᱮ ᱯᱚᱱᱰᱤᱛ ᱨᱚᱜᱷᱩᱱᱟᱛᱷ ᱢᱩᱨᱢᱩᱣᱟᱜ ᱡᱟᱱᱟᱢ ᱫᱤᱱ ᱨᱮᱫᱚ ᱟᱹᱰᱤ ᱞᱮᱠᱟᱱ ᱮᱱᱮᱡ ᱥᱮᱨᱮᱧ ᱟᱨ ᱥᱟᱶᱦᱮᱫ ᱥᱟᱞᱟᱜ ᱡᱩᱲᱟᱹᱣ ᱠᱟᱹᱢᱤ ᱦᱚᱨᱟ ᱠᱚᱭ ᱛᱚᱨᱟᱣ ᱟᱹᱜᱩ ᱟᱠᱟᱫ ᱜᱮᱭᱟ ᱢᱮᱱᱠᱷᱟᱱ ᱛᱮᱦᱮᱧ ᱡᱟᱦᱟᱸ ᱱᱚᱣᱟ ᱠᱳᱵᱷᱤᱰ ᱨᱮᱭᱟᱜ ᱢᱟᱦᱟᱢᱟᱨᱤ ᱨᱮ ᱟᱵᱚ ᱛᱮᱦᱮᱧ ᱥᱟᱺᱜᱤᱧ ᱨᱮ ᱛᱟᱦᱮᱸ ᱠᱟᱛᱮ ᱜᱮ ᱛᱮᱦᱮᱧ ᱱᱚᱝᱠᱟᱱ ᱠᱟᱹᱢᱤ ᱦᱚᱨᱟ ᱛᱚᱨᱟᱣ ᱦᱩᱭ ᱟᱵᱚᱱ ᱠᱟᱱᱟ ᱮᱱᱛᱮ ᱨᱮᱦᱚᱸ ᱨᱟᱹᱥᱠᱟᱹ ᱨᱮᱭᱟᱜ ᱠᱟᱛᱷᱟ ᱫᱚ ᱱᱚᱣᱟ ᱠᱟᱱᱟ ᱡᱮ ᱛᱮᱦᱮᱧ ᱱᱚᱝᱠᱟᱱ ᱵᱮᱲᱟ ᱨᱮᱦᱚᱸ ᱟᱵᱚ ᱥᱟᱱᱟᱢ ᱠᱚᱜᱮ ᱱᱚᱣᱟ ᱥᱟᱶᱦᱮᱫ ᱦᱟᱨᱟ ᱵᱩᱨᱩᱭ ᱞᱟᱹᱜᱤᱫ ᱵᱚᱱ ᱨᱤᱠᱟᱹ ᱟᱠᱟᱫᱼᱟ ᱚᱱᱟ ᱢᱮᱱᱛᱮ ᱥᱟᱱᱟᱢ ᱠᱚ ᱴᱷᱮᱱ ᱟᱹᱰᱤ ᱜᱟᱹᱦᱤᱨ ᱢᱚᱱᱮᱛᱮ ᱤᱧᱟᱹᱜ ᱫᱩᱞᱟᱹᱲ ᱤᱧ ᱥᱚᱫᱚᱨᱮᱜᱼᱟ ᱜᱟᱹᱦᱤᱨ ᱢᱚᱱᱮᱛᱮ ᱟᱯᱮ ᱴᱷᱮᱱ ᱥᱚᱱᱚᱛ ᱤᱧ ᱪᱟᱞ ᱮᱫᱟ ᱟᱨ ᱛᱮᱦᱮᱧ ᱱᱚᱣᱟ ᱠᱟᱹᱢᱤ ᱦᱚᱨᱟ ᱡᱟᱦᱟᱸ ᱥᱟᱶᱦᱮᱫ ᱟᱠᱷᱲᱟ ᱥᱟᱡᱟᱣ ᱟᱠᱟᱱᱟ ᱱᱚᱣᱟ ᱱᱟᱭᱛᱮ ᱱᱟᱯᱟᱭᱛᱮ ᱛᱚᱨᱟᱜᱼᱟ ᱢᱮᱱᱛᱮ ᱤᱧᱟᱹᱜ ᱦᱚᱸ ᱟᱥᱟ ᱢᱮᱱᱟᱜᱼᱟ ᱟᱨ ᱚᱱᱟ ᱥᱟᱶᱛᱮ ᱱᱚᱣᱟ ᱦᱚᱸ ᱟᱞᱮᱭᱟᱜ ᱱᱚᱣᱟ ᱪᱟᱸᱜᱟ ᱥᱮᱫ ᱠᱷᱚᱱ ᱟᱥᱟ ᱢᱮᱱᱟᱜᱼᱟ ᱡᱮ ᱯᱚᱱᱰᱤᱛ ᱨᱟᱹᱜᱷᱩᱱᱟᱛᱷ ᱢᱩᱨᱢᱩᱣᱟᱜ ᱡᱟᱦᱟᱸ ᱡᱟᱦᱟᱸ ᱩᱭᱦᱟᱹᱨ ᱠᱟᱱᱟ ᱟᱡᱟᱜ ᱯᱚᱛᱚᱵ ᱯᱚᱛᱚᱵ ᱛᱮ ᱥᱚᱫᱚᱨ ᱟᱠᱟᱫ ᱟᱭ ᱚᱱᱟ ᱠᱚ ᱟᱯᱮ ᱥᱟᱢᱟᱝ ᱨᱮᱞᱮ ᱥᱚᱫᱚᱨᱟ ᱢᱮᱱᱛᱮ ᱱᱚᱝᱠᱟ ᱟᱥ ᱛᱟᱞᱮ ᱢᱮᱱᱟᱜᱼᱟ ᱛᱟᱭᱚᱢ ᱫᱟᱨᱟᱢ ᱦᱚᱸ ᱩᱭᱦᱟᱹᱨ ᱢᱮᱱᱟᱜᱼᱟ ᱡᱮ ᱟᱡᱟᱜ ᱡᱮᱛᱮ ᱠᱷᱚᱱ ᱢᱟᱨᱟᱝ ᱯᱚᱛᱚᱵ ᱵᱚ ᱢᱮᱱ ᱪᱮ ᱡᱟᱦᱟᱸ ᱨᱮ ᱜᱟᱹᱦᱤᱨ ᱠᱟᱛᱷᱟ ᱢᱮᱱᱟᱜᱼᱟ ᱡᱟᱱᱟᱢ ᱨᱮᱭᱟᱜ ᱠᱟᱛᱷᱟ ᱢᱮᱱᱟᱜᱼᱟ ᱡᱟᱦᱟᱸ ᱦᱤᱛᱟᱹᱞ ᱵᱚ ᱢᱮᱱᱮᱜᱼᱟ ᱢᱮᱱᱠᱷᱟᱱ ᱛᱮᱦᱮᱧ ᱚᱠᱛᱚ ᱨᱮᱭᱟᱜ ᱩᱱᱟᱹᱜ ᱵᱟᱹᱱᱩᱜ ᱟᱱ ᱫᱤᱛᱮ ᱚᱱᱟ ᱦᱤᱛᱟᱹᱞ ᱪᱮᱛᱟᱱ ᱨᱮ ᱫᱚ ᱠᱟᱛᱷᱟ ᱟᱹᱰᱤ ᱵᱟᱝᱞᱮ ᱫᱚᱦᱚᱭᱮᱜᱼᱟ ᱛᱚᱵᱮ ᱟᱥᱟ ᱢᱮᱱᱟᱜᱼᱟ ᱛᱟᱭᱚᱢ ᱫᱤᱱ ᱚᱱᱟ ᱦᱤᱛᱟᱹᱞ ᱪᱮᱛᱟᱱ ᱨᱮᱜᱮ ᱯᱩᱨᱟᱹᱯᱩᱨᱤ ᱢᱤᱫᱴᱟᱝ ᱠᱟᱹᱢᱤ ᱦᱚᱨᱟ ᱫᱚᱦᱚᱜᱼᱟ ᱢᱮᱱᱛᱮ ᱱᱚᱝᱠᱟ ᱟᱥᱟ ᱢᱮᱱᱟᱜᱼᱟ ᱟᱫᱚ ᱤᱧᱟᱹᱜ ᱠᱟᱛᱷᱟ ᱢᱩᱪᱟᱹᱫ ᱞᱟᱦᱟᱨᱮ ᱟᱨ ᱫᱚᱦᱲᱟ ᱛᱮ ᱡᱟᱦᱟᱸ ᱜᱮ ᱱᱚᱣᱟ ᱚᱱᱞᱟᱭᱤᱱ ᱵᱚᱱ ᱡᱩᱲᱟᱹᱣ ᱟᱠᱟᱱ ᱡᱮᱛᱮ ᱠᱚᱜᱮ ᱟᱹᱰᱤ ᱟᱹᱰᱤ ᱫᱩᱞᱟᱹᱲ ᱟᱹᱰᱤ ᱟᱹᱰᱤ ᱚᱱᱛᱚᱨ ᱢᱚᱱᱮ ᱛᱤᱧ ᱟᱛᱟᱝ ᱫᱟᱨᱟᱢᱮᱫ ᱵᱚᱱᱟ ᱱᱤᱱᱟᱹᱜ ᱜᱮ ᱢᱮᱱ ᱠᱟᱛᱮ ᱤᱧᱟᱹᱜ ᱠᱟᱛᱷᱟᱧ ᱢᱩᱪᱟᱹᱫᱮᱜᱼᱟ ᱢᱟ ᱛᱚᱵᱮ ᱫᱚᱦᱲᱟ ᱛᱮ ᱥᱟᱱᱟᱢ ᱠᱚᱜᱮ ᱡᱚᱦᱟᱨ ᱛᱟᱢ ᱫᱚ ᱟᱹᱰᱤ ᱟᱹᱰᱤ ᱥᱟᱨᱦᱟᱣ ᱱᱤᱛᱚᱜ ᱫᱚ ᱱᱚᱛᱮᱱᱟᱜ ᱢᱟᱲᱟᱝ ᱥᱮᱫᱟᱜ ᱠᱟᱹᱢᱤ ᱦᱚᱨᱟ ᱠᱚᱵᱚᱱ ᱞᱟᱦᱟ ᱤᱫᱤᱭᱟ ᱟᱫᱚ ᱢᱩᱬᱩᱛ ᱠᱟᱛᱷᱟ ᱞᱟᱹᱭ ᱞᱟᱹᱜᱤᱫ ᱱᱤᱛᱚᱜ ᱫᱚᱧ ᱱᱮᱣᱛᱟᱭᱟ ᱛᱟᱞᱟ ᱴᱩᱰᱩ ᱡᱟᱦᱟᱸᱭ ᱫᱚ ᱠᱷᱮᱞᱳᱰ ᱱᱚᱣᱟ ᱯᱩᱨᱵᱤ ᱥᱤᱝᱵᱷᱩᱢ ᱡᱟᱢᱥᱮᱫᱽᱯᱩᱨ ᱪᱟᱸᱜᱟ ᱨᱮᱱ ᱥᱩᱛᱨᱮᱛ ᱠᱟᱱᱟᱭ ᱚᱞ ᱤᱱᱰᱤᱭᱟ ᱥᱟᱱᱛᱟᱞᱤ ᱨᱟᱭᱴᱟᱨᱥ ᱮᱥᱳᱥᱤᱭᱮᱥᱚᱱ ᱨᱮᱱ ᱢᱩᱬᱩᱛ ᱠᱟᱛᱷᱟ ᱥᱚᱫᱚᱨᱟᱭ ᱚᱱᱟ ᱥᱟᱶᱛᱮ ᱱᱩᱭ ᱫᱚ ᱥᱟᱦᱤᱛ ᱮᱠᱟᱰᱮᱢᱤ ᱦᱚᱛᱮᱛᱮ ᱛᱚᱨᱡᱚᱢᱟ ᱥᱤᱨᱯᱷᱟᱹ ᱟᱢᱮᱴᱤᱭᱟᱹ ᱦᱚᱸ ᱠᱟᱱᱟ ᱠᱟᱱᱟᱭ ᱟᱫᱚ ᱢᱟ ᱛᱚᱵᱮ ᱠᱷᱟᱱ ᱛᱟᱞᱟ ᱴᱩᱰᱩ ᱤᱧ ᱢᱟᱲᱟᱝ ᱥᱮᱫᱟᱜ ᱱᱚᱣᱟ ᱢᱩᱬᱩᱫ ᱠᱟᱛᱷᱟ ᱥᱚᱫᱚᱨᱟ ᱥᱟᱱᱟᱢ ᱠᱷᱚᱱ ᱞᱟᱦᱟᱛᱮ

ᱥᱟᱱᱟᱢ ᱠᱷᱚᱱ ᱞᱟᱦᱟᱛᱮ ᱛᱮᱦᱮᱧᱟᱜ ᱯᱩᱱᱟᱹᱭ ᱢᱟᱦᱟ ᱨᱮ ᱤᱧᱟᱹᱜ ᱚᱱᱛᱚᱨ ᱢᱚᱱᱮ ᱡᱤᱣᱤ ᱠᱷᱚᱱ ᱯᱟᱹᱨᱥᱤ ᱥᱤᱧ ᱪᱟᱸᱫᱚ ᱜᱩᱨᱩ ᱜᱚᱢᱠᱮ ᱯᱚᱱᱰᱤᱛ ᱨᱚᱜᱷᱩᱱᱟᱛᱷ ᱢᱩᱨᱢᱩᱣᱟᱜ ᱡᱟᱸᱜᱟ ᱯᱚᱨᱟᱭᱱᱤ ᱨᱮ ᱞᱟᱥᱟᱬᱦᱮᱫ ᱡᱚᱦᱟᱨ ᱤᱱᱟᱹ ᱛᱟᱭᱚᱢ ᱛᱮᱦᱮᱧ ᱡᱟᱦᱟᱸ ᱫᱚ ᱚᱞ ᱜᱩᱨᱩ ᱯᱚᱱᱰᱤᱛ ᱨᱚᱜᱷᱩᱱᱟᱛᱷ ᱢᱩᱨᱢᱩᱣᱟᱜ ᱢᱤᱫ ᱥᱟᱭ ᱜᱮᱞ ᱛᱩᱨᱩᱭ ᱟᱱᱟᱜ ᱡᱟᱱᱟᱢ ᱢᱟᱦᱟ ᱧᱩᱛᱩᱢ ᱵᱷᱟᱨᱚᱛ ᱡᱟᱠᱟᱛ ᱥᱟᱱᱛᱟᱲᱤ ᱚᱱᱚᱞᱤᱭᱟᱹ ᱜᱟᱶᱛᱟ ᱡᱟᱢᱥᱮᱫᱽᱯᱩᱨ ᱯᱩᱨᱵᱤ ᱥᱤᱝᱵᱷᱩᱢ ᱪᱟᱸᱜᱟ ᱥᱟᱶ ᱜᱩᱨᱩ ᱜᱚᱢᱠᱮ ᱯᱚᱱᱰᱤᱛ ᱨᱟᱹᱜᱷᱩᱱᱟᱛᱷ ᱢᱩᱨᱢᱩ ᱮᱠᱟᱰᱮᱢᱤ ᱥᱟᱶ ᱠᱷᱚᱵᱚᱨ ᱠᱟᱜᱚᱡᱽ ᱢᱤᱰᱤᱭᱟ ᱯᱟᱨᱴᱱᱟᱨ ᱯᱟᱦᱴᱟ ᱠᱷᱚᱱ ᱥᱟᱯᱲᱟᱣ ᱟᱠᱟᱱᱟ ᱚᱱᱞᱟᱭᱤᱱ ᱥᱟᱶᱦᱮᱫ ᱟᱥᱲᱟ ᱩᱰᱷᱟᱹᱣ ᱞᱟᱹᱜᱤᱫ ᱛᱮ ᱱᱮᱣᱛᱟ ᱟᱠᱟᱱ ᱢᱟᱨᱟᱝ ᱯᱮᱲᱟ ᱯᱚᱥᱪᱤᱢ ᱵᱟᱝᱜᱟᱞ ᱯᱚᱱᱚᱛ ᱠᱷᱚᱱ ᱢᱟᱹᱱ ᱨᱩᱯᱪᱟᱸᱫᱽ ᱦᱟᱸᱥᱫᱟ ᱜᱚᱢᱠᱮ ᱡᱟᱦᱟᱸᱭ ᱫᱚ ᱟᱹᱰᱤ ᱜᱟᱹᱠᱷᱩᱲᱟᱱ ᱚᱱᱚᱞᱤᱭᱟᱹ ᱚᱱᱚᱬᱦᱤᱭᱟᱹ ᱟᱨ ᱛᱚᱨᱡᱚᱢᱟ ᱚᱱᱚᱞᱤᱭᱟᱹ ᱠᱟᱱᱟᱭ ᱟᱡᱟᱜ ᱥᱟᱶᱦᱮᱫ ᱮᱱᱮᱢ ᱞᱟᱹᱜᱤᱫ ᱛᱮ ᱥᱟᱦᱤᱛᱭᱚ ᱟᱠᱟᱰᱮᱢᱤ ᱱᱟᱣᱟ ᱫᱤᱞᱞᱤ ᱯᱟᱦᱴᱟ ᱠᱷᱚᱱ ᱢᱟᱹᱱ ᱥᱤᱨᱯᱷᱟᱹ ᱟᱨ ᱛᱚᱨᱡᱚᱢᱟ ᱥᱤᱨᱯᱷᱟᱹ ᱵᱟᱱᱟᱨᱮ ᱟᱢᱮᱴ ᱟᱠᱟᱫᱟ ᱚᱱᱟ ᱥᱟᱶᱛᱮ ᱛᱮᱦᱮᱧᱟᱜ ᱥᱟᱶᱦᱮᱫ ᱟᱠᱷᱲᱟ ᱨᱤᱱᱤᱡ ᱯᱟᱨᱥᱮᱫ ᱜᱚᱢᱠᱮ ᱯᱚᱥᱪᱤᱢ ᱵᱟᱝᱜᱟᱞ ᱯᱚᱱᱚᱛ ᱠᱷᱚᱱ ᱜᱮ ᱢᱟᱹᱱ ᱞᱚᱠᱥᱢᱚᱱ ᱠᱤᱥᱠᱩ ᱱᱟᱣᱟ ᱫᱤᱞᱞᱤ ᱯᱟᱦᱴᱟ ᱠᱷᱚᱱ ᱡᱟᱦᱟᱸᱭ ᱫᱚ ᱟᱹᱰᱤ ᱢᱟᱨᱟᱝ ᱚᱱᱚᱞᱤᱭᱟᱹ ᱟᱨ ᱚᱱᱚᱬᱦᱤᱭᱟᱹ ᱦᱚᱸ ᱠᱟᱱᱟᱭ ᱟᱨ ᱥᱟᱶᱛᱮ ᱵᱷᱟᱨᱚᱛ ᱡᱟᱠᱟᱛ ᱚᱱᱚᱞᱤᱭᱟᱹ ᱜᱟᱶᱛᱟ ᱛᱟᱞᱢᱟ ᱠᱚ ᱢᱩᱫᱽ ᱨᱤᱱᱤᱡ ᱯᱟᱨᱥᱮᱛ ᱜᱚᱢᱠᱮ ᱠᱟᱱᱟᱭ ᱟᱹᱵᱤᱱ ᱦᱚᱸ ᱤᱧ ᱯᱟᱦᱴᱟ ᱠᱷᱚᱱ ᱟᱹᱰᱤ ᱟᱹᱰᱤ ᱜᱩᱱ ᱢᱟᱱ ᱜᱚᱰ ᱡᱚᱦᱟᱨ ᱛᱮᱦᱮᱧᱟᱜ ᱥᱟᱶᱦᱮᱫ ᱜᱟᱞᱚᱪ ᱟᱠᱷᱲᱟ ᱨᱤᱱ ᱥᱟᱱᱟᱢ ᱱᱮᱣᱛᱟ ᱯᱮᱲᱟ ᱠᱚ ᱟᱨ ᱜᱟᱞᱚᱪᱤᱭᱟᱹ ᱞᱮᱠᱟᱛᱮ ᱠᱚ ᱥᱮᱞᱮᱫ ᱟᱠᱟᱱ ᱥᱟᱱᱟᱢ ᱢᱟᱹᱱᱟᱱ ᱜᱚᱢᱠᱮ ᱠᱚ ᱚᱱᱟ ᱥᱟᱶᱛᱮ ᱥᱩᱨ ᱥᱟᱺᱜᱤᱧ ᱠᱷᱚᱱ ᱥᱮᱴᱮᱨ ᱟᱠᱟᱱ ᱥᱟᱱᱟᱢ ᱥᱟᱶᱦᱮᱫ ᱫᱩᱞᱟᱹᱲᱤᱭᱟᱹ ᱵᱚᱭᱦᱟ ᱢᱤᱥᱤ ᱠᱚ ᱢᱟᱨᱟᱝ ᱠᱚᱫᱚ ᱤᱧᱟᱹᱜ ᱚᱛ ᱡᱟᱯᱟᱜ ᱜᱚᱰ ᱡᱚᱦᱟᱨ ᱟᱨ ᱦᱩᱰᱤᱧ ᱠᱚᱫᱚ ᱫᱩᱞᱟᱹᱲ ᱯᱮᱨᱮᱡ ᱡᱚᱦ ᱟᱥᱟᱭᱟᱹᱧ ᱯᱟᱞᱮᱱ ᱱᱚᱣᱟ ᱡᱮᱜᱮᱛ ᱡᱟᱠᱟᱛ ᱨᱮ ᱯᱟᱥᱱᱟᱣ ᱟᱠᱟᱱ ᱵᱮᱢᱟᱨ ᱟᱡᱟᱨ ᱠᱳᱵᱷᱤᱰ ᱵᱮᱲᱟ ᱨᱮ ᱟᱯᱟᱱ ᱟᱹᱯᱤᱱ ᱛᱟᱦᱮᱱ ᱴᱷᱟᱶ ᱨᱮ ᱱᱟᱭ ᱱᱟᱯᱟᱭ ᱛᱮᱜᱮ ᱢᱮᱱᱟᱜ ᱵᱚᱱᱟ ᱱᱚᱝᱠᱟᱱ ᱵᱚᱛᱚᱨᱟᱱ ᱵᱮᱲᱟ ᱨᱮᱦᱚᱸ ᱟᱵᱚ ᱠᱚ ᱧᱟᱯᱟᱢ ᱨᱚᱯᱚᱲ ᱟᱨ ᱡᱚᱯᱚᱲᱟᱣ ᱚᱪᱚ ᱫᱟᱲᱮ ᱟᱠᱟᱣᱟᱫ ᱵᱚᱱᱟ ᱚᱱᱟ ᱞᱟᱹᱜᱤᱫ ᱛᱮᱫᱚ ᱵᱷᱟᱨᱚᱛ ᱡᱟᱠᱟᱛ ᱚᱱᱚᱞᱤᱭᱟᱹ ᱜᱟᱶᱛᱟ ᱡᱟᱢᱥᱮᱫᱽᱯᱩᱨ ᱯᱩᱨᱵᱤ ᱥᱤᱝᱵᱷᱩᱢ ᱪᱟᱸᱜᱟ ᱟᱨ ᱜᱩᱨᱩ ᱜᱚᱢᱠᱮ ᱯᱚᱱᱰᱤᱛ ᱨᱟᱹᱜᱷᱩᱱᱟᱛᱷ ᱢᱩᱨᱢᱩ ᱮᱠᱟᱰᱮᱢᱤ ᱟᱨ ᱠᱷᱚᱵᱚᱨ ᱠᱟᱜᱚᱡᱽ ᱢᱤᱰᱤᱭᱟ ᱯᱟᱨᱴᱱᱟᱨ ᱠᱮ ᱟᱹᱰᱤ ᱟᱹᱰᱤ ᱥᱟᱨᱦᱟᱣ ᱥᱟᱶᱦᱮᱫ ᱜᱮ ᱢᱤᱫ ᱚᱱᱠᱟᱱ ᱵᱟᱹᱨᱟᱹᱦᱤ ᱠᱟᱱᱟ ᱡᱟᱦᱟᱸᱛᱮ ᱟᱵᱚ ᱥᱟᱱᱟᱢ ᱟᱹᱫᱤᱢ ᱮ ᱛᱚᱞ ᱫᱚᱦᱚ ᱫᱟᱲᱮ ᱟᱠᱟᱫ ᱵᱚᱱᱟ ᱥᱟᱶᱦᱮᱫ ᱨᱮᱜᱮ ᱢᱤᱫ ᱚᱱᱠᱟᱱ ᱫᱟᱲᱮ ᱢᱮᱱᱟᱜᱼᱟ ᱡᱟᱦᱟᱸ ᱛᱮ ᱟᱵᱚ ᱱᱚᱜᱼᱚᱭ ᱱᱩᱱᱟᱹᱜ ᱵᱚᱛᱚᱨᱟᱱ ᱡᱮᱜᱮᱛ ᱡᱟᱠᱟᱛ ᱵᱮᱢᱟᱨ ᱟᱡᱟᱨ ᱠᱚ ᱛᱟᱞᱟ ᱠᱷᱚᱱ ᱦᱚᱸ ᱢᱤᱫ ᱥᱩᱛᱟᱹᱢ ᱢᱤᱫ ᱢᱟᱞᱟ ᱨᱮ ᱜᱚᱛᱷᱟᱣ ᱫᱚᱦᱚ ᱫᱟᱲᱮᱭᱟᱠᱟᱣᱟᱫ ᱵᱚᱱᱟᱭ᱾ ᱜᱚᱴᱟ ᱴᱚᱴᱷᱟ ᱨᱤᱱ ᱥᱟᱶᱦᱮᱫ ᱫᱩᱞᱟᱹᱲᱤᱭᱟᱹ ᱠᱚ ᱜᱟᱞᱟᱝ ᱢᱤᱫ ᱠᱟᱛᱮ ᱡᱚᱱᱚᱲᱟᱣ ᱫᱚᱦᱚ ᱟᱠᱟᱫ ᱵᱚᱱᱟᱭ᱾ ᱥᱟᱶᱦᱮᱫ ᱢᱮᱱ ᱞᱮᱠᱷᱟᱱ ᱜᱮ ᱯᱟᱹᱨᱥᱤ ᱥᱤᱧ ᱪᱟᱸᱫᱚ ᱜᱩᱨᱩ ᱜᱚᱢᱠᱮ ᱢᱮᱱᱚᱜ ᱠᱟᱱᱟᱭ ᱟᱨ ᱜᱩᱨᱩ ᱜᱚᱢᱠᱮ ᱧᱩᱢ ᱞᱮᱠᱷᱟᱱ ᱜᱮ ᱥᱟᱶᱦᱮᱫ ᱢᱮᱱᱚᱜᱚᱜ ᱠᱟᱱᱟ ᱟᱹᱠᱤᱱ ᱛᱟᱞᱟ ᱨᱮᱱᱟᱝ ᱥᱟᱹᱜᱟᱹᱭ ᱜᱮ ᱱᱚᱝᱠᱟᱱᱟ ᱛᱮᱦᱮᱧ ᱫᱚ ᱚᱞ ᱜᱩᱨᱩ ᱯᱚᱱᱰᱤᱛ ᱨᱚᱜᱷᱩᱱᱟᱛᱷ ᱢᱩᱨᱢᱩᱣᱟᱜ ᱢᱤᱫ ᱥᱟᱭ ᱜᱮᱞ ᱛᱩᱨᱩᱭ ᱟᱱᱟᱜ ᱥᱮᱨᱢᱟ ᱯᱩᱨᱟᱹᱣ ᱡᱟᱱᱟᱢ ᱢᱟᱦᱟ ᱢᱟᱱᱟᱣ ᱧᱩᱛᱩᱢ ᱛᱮ ᱱᱚᱣᱟ ᱥᱟᱶᱦᱮᱫ ᱜᱟᱞᱚᱪ ᱟᱠᱷᱲᱟ ᱵᱚᱱ ᱥᱟᱯᱲᱟᱣ ᱟᱠᱟᱫᱟ ᱚᱞᱜᱩᱨᱩ ᱯᱚᱱᱰᱤᱛ ᱨᱟᱹᱜᱷᱩᱱᱟᱛᱷ ᱢᱩᱨᱢᱩ ᱫᱚ ᱩᱱᱤᱥᱥᱚ ᱯᱟᱸᱪ ᱥᱟᱹᱦᱤᱛ ᱨᱮᱱᱟᱝ ᱵᱟᱹᱭᱥᱟᱹᱠ ᱠᱩᱱᱟᱹᱢᱤ ᱨᱮ ᱩᱲᱤᱥᱥᱟ ᱯᱚᱱᱚᱛ ᱨᱮᱱᱟᱝ ᱢᱚᱭᱩᱨᱵᱷᱚᱸᱡᱽ ᱡᱤᱞᱟᱹ ᱰᱟᱱᱰᱯᱩᱥ ᱫᱟᱦᱟᱨᱰᱤ ᱟᱹᱛᱩ ᱨᱮ ᱵᱟᱵᱟ ᱱᱚᱱᱫᱚᱞᱟᱞ ᱢᱩᱨᱢᱩ ᱟᱨ ᱟᱭᱳ ᱥᱚᱞᱢᱟ ᱢᱩᱨᱢᱩ ᱛᱤᱠᱤᱱᱟᱜ ᱜᱷᱟᱨᱚᱸᱡᱽ ᱨᱮ ᱧᱩᱛᱟᱹᱛ ᱟᱠᱟᱱ ᱠᱷᱮᱨᱣᱟᱲ ᱥᱟᱶᱛᱟ ᱢᱟᱨᱥᱟᱞ ᱛᱮ ᱟᱨᱥᱟᱞ ᱞᱟᱹᱜᱤᱫ ᱛᱮ ᱱᱚᱣᱟ ᱫᱷᱟᱹᱨᱛᱤ ᱫᱷᱩᱲᱤ ᱨᱮ ᱢᱟᱹᱱᱢᱤ ᱨᱩᱯ ᱛᱮ ᱡᱟᱱᱟᱢ ᱞᱮᱱᱟ᱾ ᱜᱩᱨᱩ ᱜᱚᱢᱠᱮ ᱫᱚ ᱥᱟᱱᱛᱟᱲ ᱡᱟᱹᱛᱤ ᱩᱨᱩᱢ ᱮᱢ ᱞᱟᱹᱜᱤᱫ ᱛᱮᱜᱮ ᱞᱤᱴᱟᱹ ᱜᱚᱸᱥᱟᱭ ᱫᱚ ᱱᱚᱣᱟ ᱫᱷᱟᱹᱨᱛᱤ ᱫᱷᱩᱲᱤ ᱨᱮ ᱩᱯᱮᱞ ᱞᱮᱫᱮᱭᱟᱭ᱾ ᱚᱱᱟ ᱠᱷᱟᱹᱛᱤᱨ ᱛᱮᱜᱮ ᱟᱡᱟᱜ ᱤᱥᱤ ᱥᱮᱨᱢᱟ ᱩᱢᱮᱨ ᱨᱮᱜᱮ ᱢᱚᱱᱮ ᱵᱷᱤᱛᱤᱨ ᱨᱮ ᱛᱟᱦᱮᱸ ᱠᱟᱱ ᱡᱟᱱᱟᱢ ᱯᱟᱹᱨᱥᱤ, ᱡᱟᱱᱟᱢ ᱪᱤᱠᱤ ᱨᱮᱭᱟᱜ ᱛᱮᱛᱟᱝ ᱟᱨ ᱨᱮᱸᱜᱮᱡ᱾ ᱚᱱᱟ ᱡᱟᱱᱟᱢ ᱟᱭᱳ ᱪᱤᱠᱤ ᱨᱮᱱᱟᱝ ᱨᱮᱸᱜᱮᱡ ᱛᱮᱛᱟᱝ ᱢᱮᱴᱟᱣ ᱞᱟᱹᱜᱤᱫ ᱛᱮᱜᱮ ᱵᱤᱫᱩᱼᱪᱟᱸᱫᱟᱱ ᱛᱤᱠᱤᱱᱟᱜ ᱫᱤᱞ ᱫᱟᱲᱮ ᱦᱟᱛᱟᱣ ᱠᱟᱛᱮ ᱩᱱᱤᱥ ᱥᱟᱭ ᱯᱚᱸᱪᱤᱥ ᱥᱟᱹᱦᱤᱛ ᱨᱮ ᱥᱤᱧ ᱧᱤᱫᱟᱹ ᱠᱩᱨᱩᱢᱩᱴᱩ ᱪᱷᱩᱴᱟᱹᱣ ᱠᱟᱛᱮ ᱵᱮᱱᱟᱣ ᱞᱮᱫᱟᱭ ᱟᱵᱚ ᱠᱷᱮᱨᱣᱟᱲ ᱦᱚᱯᱚᱱ ᱞᱟᱹᱜᱤᱫ ᱛᱮ ᱡᱟᱱᱟᱢ ᱪᱤᱠᱤ ᱚᱞ ᱪᱤᱠᱤ᱾ ᱚᱞ ᱪᱤᱠᱤ ᱫᱤᱥᱚᱢ ᱦᱚᱲ ᱠᱚ ᱪᱮᱫ ᱚᱪᱚ ᱠᱚ ᱞᱟᱹᱜᱤᱫ ᱛᱮ ᱧᱮᱞ ᱡᱚᱝ ᱞᱟᱹᱜᱤᱫ ᱮ ᱚᱞ ᱮ ᱪᱟᱯᱟ ᱠᱮᱫᱼᱟ᱾ ᱚᱱᱟ᱾ ᱟᱨ ᱢᱚᱱᱮ ᱫᱚ ᱟᱸᱫᱟᱜ ᱛᱟᱣᱟᱜᱚᱜ ᱠᱟᱱ ᱛᱟᱦᱮᱸᱫ ᱚᱞᱪᱤᱠᱤ ᱥᱟᱱᱟᱢ ᱦᱚᱲ ᱠᱚ ᱛᱟᱞᱟ ᱨᱮ ᱪᱮᱫ ᱞᱮᱠᱟᱛᱮ ᱯᱟᱥᱱᱟᱣ ᱦᱩᱭᱩᱜᱼᱟ᱾ ᱠᱟᱴ ᱨᱮᱱᱟᱜ ᱪᱷᱟᱯᱟᱠᱚᱲ ᱦᱚᱸ ᱟᱡ ᱜᱮ ᱵᱮᱱᱟᱣ ᱟᱠᱟᱫᱼᱟᱭ᱾ ᱚᱱᱟ ᱪᱷᱟᱰᱟ ᱜᱩᱨᱩ ᱜᱚᱢᱠᱮ ᱴᱷᱮᱱ ᱫᱚ ᱟᱭᱢᱟ ᱞᱮᱠᱟᱱ ᱦᱩᱱᱟᱹᱨ ᱠᱚ ᱛᱟᱦᱮᱸ ᱠᱟᱱᱟ, ᱡᱮᱢᱚᱱ ᱠᱟᱴ ᱠᱟᱹᱢᱤ, ᱞᱩᱜᱽᱲᱤ ᱛᱮᱧ, ᱪᱤᱛᱟᱹᱨ ᱵᱮᱱᱟᱣ ᱮᱢᱟᱱ ᱠᱚ᱾ ᱢᱮᱱᱠᱷᱟᱱ ᱚᱞ ᱡᱚᱝ ᱦᱩᱱᱟᱹᱨ ᱫᱚ ᱡᱚᱛᱚ ᱠᱷᱚᱱ ᱵᱟᱹᱲᱛᱤ ᱛᱟᱦᱮᱸ ᱠᱟᱱᱟ᱾ ᱨᱤᱠᱤᱲ ᱢᱚᱱᱮ ᱛᱮ ᱚᱞ ᱪᱤᱠᱤ ᱪᱮᱫ ᱚᱪᱚ ᱞᱟᱹᱜᱤᱫ ᱛᱮ ᱟᱨ ᱜᱚᱴᱟ ᱫᱤᱥᱚᱢ ᱯᱟᱥᱱᱟᱣ ᱟᱨ ᱥᱟᱶᱛᱟ ᱥᱩᱥᱟᱹᱨ ᱠᱟᱹᱢᱤ ᱞᱟᱹᱜᱤᱫ ᱛᱮ ᱚᱞ ᱪᱮᱢᱮᱫ ᱠᱷᱚᱱ ᱮᱦᱚᱵ ᱠᱟᱛᱮ ᱚᱞ ᱩᱯᱨᱩᱢ ᱯᱟᱹᱨᱥᱤ ᱯᱚᱦᱟ ᱯᱟᱹᱨᱥᱤ ᱤᱛᱩᱱ ᱯᱟᱹᱨᱥᱤ ᱟᱯᱟᱛ ᱞᱮᱠᱟᱱ ᱟᱭᱢᱟ ᱯᱩᱛᱷᱤ ᱠᱚᱭ ᱪᱷᱟᱯᱟ ᱥᱚᱫᱚᱨ ᱟᱠᱟᱫᱟ ᱜᱤᱫᱽᱨᱟᱹ ᱠᱚ ᱥᱤᱠᱷᱱᱟᱹᱛ ᱞᱟᱹᱜᱤᱫ ᱚᱱᱚᱬᱦᱮ ᱠᱟᱹᱦᱱᱤ ᱮᱞᱠᱷᱟ ᱮᱢᱟᱱ ᱠᱚ ᱥᱟᱶᱛᱮ ᱥᱮᱬᱟ ᱠᱚ ᱞᱟᱹᱜᱤᱫ ᱨᱚᱱᱚᱲ ᱦᱤᱛᱟᱹᱞ, ᱵᱟᱠᱷᱮᱬ ᱞᱮᱠᱟᱱ ᱫᱷᱚᱨᱚᱢ ᱯᱩᱛᱷᱤ ᱠᱚᱦᱚᱸᱭ ᱪᱷᱟᱯᱟ ᱥᱚᱫᱚᱨ ᱟᱠᱟᱫᱼᱟ᱾ ᱚᱱᱟ ᱥᱟᱶᱛᱮ ᱦᱚᱲ ᱥᱮᱨᱮᱧ, ᱞᱟᱠᱪᱟᱨ ᱥᱮᱨᱮᱧ ᱠᱚᱦᱚᱸᱭ ᱚᱞ ᱜᱟᱵᱟᱱ ᱟᱠᱟᱫᱼᱟ᱾ ᱚᱱᱟ ᱠᱚ ᱥᱟᱶᱛᱮ ᱯᱩᱱᱭᱟᱹ ᱜᱟᱭᱟᱱ ᱯᱚᱛᱚᱵ ᱵᱤᱫᱩ ᱪᱟᱸᱫᱟᱱ, ᱫᱟᱲᱮ ᱜᱮ ᱫᱷᱚᱱ, ᱠᱷᱮᱨᱣᱟᱲ ᱵᱤᱨ, ᱥᱤᱫᱩ ᱠᱟᱹᱱᱩ ᱥᱟᱱᱛᱟᱲ ᱦᱩᱲᱟᱹᱝ ᱠᱚᱦᱚᱸᱭ ᱚᱞ ᱪᱷᱟᱯᱟ ᱟᱠᱟᱫᱼᱟ᱾ ᱚᱱᱟ ᱧᱩᱛᱩᱢᱟᱱ ᱜᱟᱭᱟᱱ ᱯᱚᱛᱚᱵ ᱟᱨ ᱥᱮᱨᱮᱧ ᱯᱚᱛᱚᱵ ᱠᱚ ᱪᱮᱛᱟᱱ ᱨᱮᱜᱮ ᱛᱮᱦᱮᱧᱟᱜ ᱥᱟᱶᱦᱮᱫ ᱟᱠᱷᱲᱟ ᱨᱮᱱᱟᱜ ᱢᱩᱬᱩᱛ ᱜᱟᱞᱚᱪ ᱫᱚ ᱥᱟᱯᱲᱟᱣ ᱟᱠᱟᱱᱟ᱾ ᱟᱹᱰᱤ ᱥᱟᱹᱨᱤ, ᱟᱹᱰᱤ ᱫᱟᱢᱟᱱ ᱠᱟᱛᱷᱟ ᱠᱟᱱᱟ, ᱥᱟᱶᱦᱮᱫ ᱜᱮ ᱥᱟᱶᱛᱟ ᱨᱮᱱᱟᱝ ᱟᱹᱨᱥᱤ ᱠᱟᱱᱟ᱾ ᱛᱮᱦᱮᱧ ᱨᱤᱱ ᱧᱩᱛᱩᱢᱟᱱ ᱚᱱᱚᱞᱤᱭᱟᱹ, ᱚᱱᱦᱚᱬᱤᱭᱟᱹ, ᱢᱟᱨᱟᱝ ᱢᱟᱨᱟᱝ ᱜᱟᱹᱠᱷᱩᱲ ᱜᱟᱞᱚᱪᱤᱭᱟᱹ ᱠᱚᱣᱟᱜ ᱢᱚᱪᱟ ᱠᱷᱚᱱ ᱵᱚᱱ ᱵᱟᱰᱟᱭ ᱧᱟᱢᱟ ᱡᱮ ᱟᱵᱚᱣᱟᱜ ᱥᱟᱶᱦᱮᱫ ᱛᱤᱱᱟᱹᱜ ᱠᱮᱴᱮᱡᱼᱟ, ᱛᱤᱱᱟᱹᱜ ᱫᱚᱲᱦᱚᱣᱟ, ᱛᱤᱱᱟᱹᱜ ᱥᱚᱨᱮᱥᱟ᱾ ᱚᱱᱟ ᱠᱚᱜᱮ ᱠᱚ ᱞᱟᱹᱭ ᱥᱚᱫᱚᱨ ᱟᱵᱚᱣᱟ᱾ ᱚᱱᱟ ᱛᱮᱜᱮ ᱵᱟᱰᱟᱭ ᱧᱟᱢ ᱠᱮᱭᱟ ᱵᱚᱱ ᱟᱵᱚᱣᱟᱜ ᱥᱟᱶᱦᱮᱫ ᱫᱚ ᱛᱤᱱᱟᱹᱜ ᱠᱤᱥᱟᱹᱬᱟ ᱪᱮ ᱠᱷᱮᱨᱣᱟᱲ ᱦᱚᱯᱚᱱ ᱠᱚ ᱞᱟᱹᱜᱤᱫ ᱪᱮᱫ ᱢᱚᱦᱚᱛ ᱢᱮᱱᱟᱜᱼᱟ ᱛᱮᱦᱮᱧᱟᱜ ᱟᱠᱷᱲᱟ ᱨᱮ ᱜᱟᱞᱚᱪᱤᱭᱟᱹ ᱞᱮᱠᱟᱛᱮ ᱜᱩᱨᱩ ᱜᱚᱢᱠᱮ ᱚᱞᱟᱜ ᱧᱩᱛᱩᱢᱟᱱ ᱜᱟᱭᱟᱱ ᱯᱩᱛᱷᱤ ᱵᱤᱫᱩ ᱪᱟᱸᱫᱟᱱ ᱵᱟᱵᱚᱫ ᱛᱮ ᱞᱟᱹᱭ ᱟᱸᱡᱚᱢ ᱟᱵᱚᱣᱟᱭ ᱫᱟᱹᱭ ᱡᱚᱵᱟ ᱢᱩᱨᱢᱩ ᱟᱢ ᱫᱚ ᱟᱹᱰᱤ ᱧᱩᱛᱩᱢᱟᱱ ᱜᱟᱹᱠᱷᱩᱲ ᱚᱱᱚᱞᱤᱭᱟᱹ ᱚᱱᱚᱲᱤᱭᱟᱹ ᱜᱟᱭᱱᱟᱦᱟᱹᱨᱤ ᱥᱮᱨᱮᱧ ᱵᱟᱰᱚᱦᱤ ᱟᱨ ᱛᱚᱨᱡᱚᱢᱟ ᱚᱱᱚᱞᱤᱭᱟᱹ ᱦᱚᱸ ᱠᱟᱱᱟᱢ ᱟᱢ ᱫᱚ ᱟᱢᱟᱜ ᱥᱟᱶᱦᱮᱫ ᱮᱱᱮᱢ ᱞᱟᱹᱜᱤᱫ ᱛᱮ ᱟᱭᱢᱟ ᱢᱟᱹᱱ ᱥᱤᱨᱯᱟᱹ ᱠᱚᱦᱚᱸᱢ ᱟᱢᱮᱴ ᱟᱠᱟᱫᱟ ᱟᱢ ᱫᱚ ᱵᱷᱟᱨᱚᱛ ᱡᱟᱠᱟᱛ ᱥᱩᱢᱩᱝ ᱫᱚ ᱵᱟᱝ ᱡᱮᱜᱮᱛ ᱡᱟᱠᱟᱛ ᱚᱱᱚᱞᱤᱭᱟᱹ ᱜᱟᱶᱛᱟ ᱠᱚ ᱥᱟᱶ ᱢᱮᱥᱟ ᱠᱟᱛᱮ ᱥᱟᱶᱦᱮᱫ ᱩᱛᱱᱟᱹᱣ ᱨᱮᱢ ᱠᱩᱨᱩᱢᱩᱴᱩ ᱟᱠᱟᱱᱟ ᱤᱱᱟᱹ ᱛᱟᱭᱚᱢ ᱜᱩᱨᱩ ᱜᱚᱢᱠᱮ ᱚᱞᱟᱜ ᱟᱨ ᱢᱤᱫ ᱧᱩᱛᱩᱢᱟᱱ ᱜᱟᱭᱟᱱ ᱯᱩᱛᱷᱤ ᱫᱟᱲᱮ ᱜᱮ ᱫᱷᱚᱱ ᱵᱟᱵᱚᱫ ᱛᱮ ᱞᱟᱹᱭ ᱟᱸᱡᱚᱢ ᱟᱵᱚᱣᱟᱭ ᱵᱟᱹᱵᱩ ᱵᱟᱹᱵᱩᱨᱟᱢ ᱥᱚᱨᱮᱱ ᱟᱢ ᱫᱚ ᱞᱟᱞ ᱵᱟᱦᱟᱫᱩᱨ ᱥᱟᱥᱛᱨᱤ ᱢᱮᱢᱳᱨᱤᱭᱟᱞ ᱠᱚᱞᱮᱡᱽ ᱨᱤᱱᱤᱡ ᱯᱨᱚᱯᱷᱮᱥᱚᱨ ᱞᱮᱠᱟᱛᱮ ᱜᱤᱫᱽᱨᱟᱹ ᱠᱚ ᱥᱤᱠᱷᱱᱟᱹᱛ ᱠᱟᱹᱢᱤ ᱨᱮᱢ ᱪᱷᱩᱴᱟᱹᱣ ᱟᱠᱟᱱᱟ᱾ ᱤᱱᱟᱹ ᱛᱟᱭᱚᱢ ᱜᱩᱨᱩ ᱜᱚᱢᱠᱮ ᱚᱞᱟᱜ ᱟᱨ ᱢᱤᱫ ᱧᱩᱛᱩᱢᱟᱱ ᱜᱟᱭᱟᱱ ᱯᱚᱛᱚᱵ ᱠᱷᱮᱨᱣᱟᱲ ᱵᱤᱨ ᱵᱟᱵᱚᱛ ᱛᱮ ᱞᱟᱹᱭ ᱟᱸᱡᱚᱢ ᱟᱵᱚᱣᱟ ᱵᱟᱹᱵᱩ ᱨᱟᱢᱚ ᱴᱩᱰᱩ᱾ ᱟᱢ ᱫᱚ ᱜᱚᱵᱷᱢᱮᱱᱴ ᱰᱤᱜᱽᱨᱤ ᱠᱚᱞᱮᱡᱽ ᱞᱟᱞᱜᱟᱲ, ᱡᱷᱟᱲᱜᱨᱟᱢ, ᱯᱚᱪᱷᱤᱢ ᱵᱟᱝᱜᱟᱞ ᱯᱚᱱᱚᱛ ᱨᱤᱱᱤᱡ ᱯᱨᱚᱯᱷᱮᱥᱚᱨ ᱞᱮᱠᱟᱛᱮ ᱜᱤᱫᱽᱨᱟᱹ ᱠᱚ ᱥᱤᱠᱷᱱᱟᱹᱛ ᱠᱟᱹᱢᱤ ᱨᱮ ᱪᱷᱩᱴᱟᱹᱣ ᱟᱠᱟᱱᱟ ᱤᱱᱟᱹ ᱛᱟᱭᱚᱢ ᱜᱩᱨᱩ ᱜᱚᱢᱠᱮ ᱚᱞᱟᱜ ᱞᱟᱠᱪᱟᱨ ᱥᱮᱨᱮᱧ ᱵᱟᱵᱚᱫ ᱛᱮ ᱞᱟᱹᱭ ᱟᱸᱡᱚᱢ ᱟᱵᱚᱣᱟᱭ ᱢᱟᱹᱱ ᱢᱤᱥᱚᱱ ᱦᱮᱢᱵᱨᱚᱢ ᱟᱢ ᱫᱚ ᱯᱤᱡᱤ ᱥᱮᱱᱴᱟᱨ ᱠᱚᱞᱦᱟᱱ ᱠᱚᱞᱮᱡᱽ ᱪᱟᱭᱵᱟᱥᱟ ᱨᱮ ᱯᱨᱚᱯᱷᱮᱥᱚᱨ ᱞᱮᱠᱟᱛᱮ ᱜᱤᱫᱽᱨᱟᱹ ᱠᱚ ᱥᱤᱠᱷᱱᱟᱹᱛ ᱠᱟᱹᱢᱤ ᱨᱮᱢ ᱪᱷᱩᱴᱟᱹᱣ ᱟᱠᱟᱱᱟ ᱤᱱᱟᱹ ᱛᱟᱭᱚᱢ ᱛᱮ ᱟᱸᱡᱚᱢ ᱥᱟᱸᱜᱮᱭᱟᱵᱚᱱ ᱜᱩᱨᱩ ᱜᱚᱢᱠᱮ ᱚᱞᱟᱜ ᱦᱚᱲ ᱥᱮᱨᱮᱧ ᱵᱟᱵᱚᱫ ᱛᱮ ᱫᱟᱫᱟ ᱞᱟᱹᱠᱷᱟᱹᱭ ᱵᱟᱥᱠᱮᱭᱟᱜ ᱢᱚᱪᱟ ᱠᱷᱚᱱ ᱟᱢ ᱫᱚ ᱟᱹᱰᱤ ᱜᱟᱹᱠᱷᱩᱲ ᱚᱱᱚᱞᱤᱭᱟᱹ ᱚᱱᱚᱲᱦᱤᱭᱟᱹ ᱟᱨ ᱥᱮᱨᱮᱧ ᱵᱟᱰᱚᱦᱤ ᱦᱚᱸ ᱠᱟᱱᱟᱢ ᱟᱢ ᱫᱚ ᱥᱭᱟᱢᱟ ᱯᱨᱚᱥᱟᱫᱽ ᱤᱱᱴᱟᱨ ᱠᱚᱞᱮᱡᱽ ᱡᱟᱢᱥᱮᱫᱽᱯᱩᱨ ᱨᱤᱱᱤᱡ ᱯᱨᱚᱯᱷᱮᱥᱚᱨ ᱞᱮᱠᱟᱛᱮ ᱜᱤᱫᱽᱨᱟᱹ ᱠᱚ ᱥᱤᱠᱷᱱᱟᱹᱛ ᱠᱟᱹᱢᱤ ᱨᱮᱢ ᱪᱷᱩᱴᱟᱹᱣ ᱟᱠᱟᱱᱟ ᱤᱱᱟᱹ ᱛᱟᱭᱚᱢ ᱛᱮ ᱚᱱᱚᱲᱦᱮ ᱟᱠᱷᱲᱟ ᱥᱟᱯᱲᱟᱣ ᱟᱠᱟᱱᱟ ᱡᱟᱦᱟᱸ ᱨᱤᱱᱤᱡ ᱯᱟᱨᱥᱮᱛ ᱞᱮᱠᱟᱛᱮ ᱫᱚ ᱢᱟᱹᱭ ᱨᱟᱹᱱᱤ ᱢᱩᱨᱢᱩ ᱢᱮᱱᱟᱭᱟ ᱟᱢ ᱫᱚ ᱟᱹᱰᱤ ᱧᱩᱛᱩᱢᱟᱱ ᱡᱩᱣᱟᱹᱱ ᱚᱱᱚᱞᱤᱭᱟᱹ ᱚᱱᱚᱬᱦᱤᱭᱟᱹ ᱠᱟᱱᱟᱢ ᱟᱢᱟᱜ ᱥᱟᱶᱦᱮᱫ ᱮᱱᱮᱢ ᱠᱷᱟᱹᱛᱤᱨ ᱟᱭᱢᱟ ᱢᱟᱹᱱ ᱥᱤᱨᱯᱷᱟᱹ ᱠᱚᱦᱚᱸ ᱟᱢᱮᱴ ᱟᱠᱟᱫᱟ ᱤᱱᱟᱹ ᱛᱟᱭᱚᱢ ᱥᱟᱨᱦᱟᱣ ᱪᱟᱞ ᱟᱵᱚᱣᱟᱭ ᱫᱟᱫᱟ ᱢᱟᱱᱥᱤᱝ ᱢᱟᱨᱰᱤ ᱟᱢ ᱫᱚ ᱵᱷᱟᱨᱚᱛ ᱡᱟᱠᱟᱛ ᱚᱱᱚᱞᱤᱭᱟᱹ ᱜᱟᱶᱛᱟ ᱛᱟᱞᱢᱟ ᱠᱩᱢᱩᱴ ᱨᱤᱱᱤᱡ ᱢᱟᱬᱛᱮ ᱥᱩᱛᱨᱮᱛ ᱠᱟᱱᱟᱢ ᱛᱮᱦᱮᱧᱟᱜ ᱠᱟᱹᱢᱤ ᱦᱚᱨᱟ ᱠᱚ ᱵᱟᱲᱟᱭ ᱚᱪᱚ ᱠᱟᱛᱮ ᱤᱧ ᱫᱚ

ᱟᱫᱚ ᱱᱤᱛᱚᱜ ᱫᱚ ᱩᱰᱷᱟᱹᱣ ᱟᱠᱷᱲᱟ ᱛᱮᱦᱮᱧᱟᱜ ᱱᱚᱣᱟ ᱡᱟᱦᱟᱸ ᱟᱠᱷᱲᱟ ᱠᱟᱱᱟ ᱱᱚᱣᱟ ᱩᱰᱷᱟᱹᱣ ᱞᱟᱹᱜᱤᱫ ᱠᱟᱛᱷᱟ ᱞᱮᱠᱟᱛᱮ ᱫᱚᱦᱚᱭᱟᱭ ᱟᱹᱰᱤ ᱢᱟᱱᱚᱛᱟᱱ ᱯᱮᱲᱟ ᱞᱮᱠᱟᱛᱮ ᱥᱮᱴᱮᱨ ᱟᱠᱟᱱ ᱢᱟᱱᱚᱛᱟᱱ ᱨᱩᱯᱪᱟᱸᱫᱽ ᱦᱟᱸᱥᱫᱟ ᱡᱟᱦᱟᱸᱭ ᱫᱚ ᱟᱭᱢᱟ ᱥᱮᱨᱢᱟ ᱫᱷᱟᱹᱵᱤᱡ ᱵᱟᱜᱮ ᱢᱚᱬ ᱥᱮᱨᱢᱟ ᱫᱷᱟᱹᱵᱤᱡ ᱱᱚᱣᱟ ᱯᱟᱨᱥᱮᱛ ᱞᱮᱠᱟᱛᱮ ᱵᱷᱟᱨᱚᱛ ᱡᱟᱠᱟᱛ ᱥᱟᱱᱛᱟᱲᱤ ᱚᱱᱚᱞᱤᱭᱟᱹ ᱜᱟᱶᱛᱟ ᱦᱟᱜ ᱡᱟᱦᱟᱸ ᱜᱚᱜ ᱵᱷᱟᱹᱨᱭᱟᱹ ᱱᱤᱛᱚᱜ ᱫᱷᱟᱹᱵᱤᱡ ᱱᱩᱱᱟᱹᱜ ᱞᱟᱯᱷᱟᱝ ᱫᱷᱟᱹᱵᱤᱡ ᱥᱮᱴᱮᱨ ᱦᱚᱪᱚ ᱟᱠᱟᱫᱼᱟ ᱚᱱᱟ ᱥᱟᱶᱛᱮ ᱱᱤᱛ ᱦᱚᱸ ᱫᱤᱥᱟᱹ ᱩᱫᱩᱜᱤᱡ ᱞᱮᱠᱟᱛᱮ ᱟᱵᱚ ᱠᱚ ᱛᱟᱞᱟᱨᱮ ᱥᱮᱞᱮᱫ ᱢᱮᱱᱟᱭ ᱜᱮᱭᱟ ᱟᱫᱚ ᱢᱟ ᱛᱚᱵᱮ ᱠᱷᱟᱱ ᱱᱮᱦᱚᱨᱤᱭᱟᱹᱧ ᱵᱟᱨ ᱠᱟᱛᱷᱟ ᱫᱚᱦᱚᱭᱟ

ᱛᱮᱦᱮᱧ ᱫᱚᱵᱚᱱ ᱢᱟᱱᱟᱣᱮᱫ ᱠᱟᱱᱟ ᱥᱮᱵᱚᱱ ᱜᱟᱞᱢᱟᱨᱟᱣᱮᱫ ᱠᱟᱱᱟ ᱯᱚᱱᱰᱤᱛ ᱨᱚᱜᱷᱩᱱᱟᱛᱷ ᱢᱩᱨᱢᱩᱣᱟᱜ ᱡᱟᱱᱟᱢ ᱢᱟᱦᱟ ᱢᱟᱱᱟᱣ ᱤᱫᱤ ᱠᱟᱛᱮ ᱩᱱᱤᱭᱟᱜ ᱚᱞ ᱟᱨ ᱠᱟᱹᱢᱤ ᱠᱷᱟᱥ ᱠᱟᱛᱮ ᱜᱟᱭᱟᱱ ᱯᱟᱦᱴᱟ ᱟᱨ ᱥᱮᱨᱮᱧ ᱯᱟᱦᱴᱟ ᱱᱚᱣᱟ ᱠᱚ ᱤᱫᱤ ᱠᱟᱛᱮ ᱦᱟᱸᱜ ᱜᱟᱞᱢᱟᱨᱟᱣ ᱵᱚᱱ

ᱡᱟᱹᱥᱛᱤ ᱵᱤᱨ ᱥᱩᱠᱨᱤ ᱫᱚ ᱦᱚᱯᱚᱜ ᱜᱮᱭᱟ ᱮᱱᱦᱚᱸ ᱱᱚᱜᱼᱚᱭ ᱛᱮᱦᱮᱧ ᱵᱟᱨᱭᱟ ᱵᱚᱱ ᱥᱟᱵ ᱠᱟᱜ ᱜᱟᱭᱟᱱ ᱯᱟᱦᱴᱟ ᱟᱨ ᱥᱮᱨᱮᱧ ᱯᱟᱦᱴᱟ ᱵᱮᱥ ᱞᱮᱠᱟ ᱚᱱᱟ ᱵᱚᱱ ᱯᱤᱪᱷᱲᱤᱭ ᱢᱟ ᱟᱸᱡᱚᱢ ᱠᱚᱦᱚᱸ ᱵᱮᱥ ᱞᱮᱠᱟ ᱠᱚ ᱟᱸᱡᱚᱢ ᱛᱟᱵᱚᱱ ᱢᱟ ᱤᱧ ᱫᱚ ᱠᱮᱵᱚᱞ ᱫᱚᱧ ᱮᱦᱚᱵ ᱠᱟᱜ ᱠᱟᱱᱟ ᱠᱟᱹᱴᱤᱡ ᱯᱚᱱᱰᱤᱛ ᱨᱚᱜᱷᱩᱱᱟᱛᱷ ᱢᱩᱨᱢᱩ ᱫᱚ ᱞᱟᱹᱴᱩ ᱜᱟᱭᱟᱱ ᱜᱮ ᱯᱩᱱᱭᱟᱹ ᱫᱩᱠ ᱢᱮᱱᱟᱜᱼᱟ ᱱᱤᱭᱟᱹ ᱜᱮ ᱥᱮᱨᱮᱧ ᱚᱱᱟ ᱠᱚᱫᱚ ᱦᱩᱭᱩᱜ ᱠᱟᱱᱟ ᱡᱤᱣᱤ ᱪᱟᱸᱫᱟ ᱠᱷᱮᱨᱣᱟᱲ ᱵᱤᱨ ᱫᱟᱲᱮ ᱜᱮ ᱫᱷᱚᱱ ᱟᱨ ᱥᱤᱫᱩ ᱠᱟᱹᱱᱦᱩ ᱥᱟᱱᱛᱟᱲ ᱯᱚᱱᱰᱤᱛ ᱢᱩᱨᱢᱩ ᱫᱚ ᱮᱠᱟᱞ ᱥᱟᱱᱛᱟᱲ ᱜᱷᱟᱨᱚᱸᱡᱽ ᱨᱮᱱᱟᱜ ᱥᱟᱱᱛᱟᱲ ᱥᱚᱸᱥᱠᱨᱤᱛᱤ ᱥᱟᱱᱛᱟᱲ ᱫᱷᱚᱨᱚᱢ ᱱᱚᱣᱟ ᱪᱮᱛᱟᱱ ᱜᱟᱹᱦᱤᱨ ᱯᱟᱹᱛᱭᱟᱹᱣᱟᱱ

ᱡᱟᱹᱛᱤ ᱦᱟᱨᱟ ᱵᱩᱨᱩ ᱨᱮ ᱡᱟᱦᱟᱸ ᱡᱟᱦᱟᱸ ᱠᱚ ᱫᱚᱨᱠᱟᱨ ᱚᱱᱟ ᱠᱚ ᱞᱟᱹᱜᱤᱫ ᱥᱟᱱᱟᱢ ᱥᱮᱱᱮ ᱪᱤᱱᱛᱟᱹ ᱟᱠᱟᱫᱟ ᱟᱨ ᱚᱱᱟ ᱨᱮ ᱠᱟᱹᱢᱤ ᱟᱠᱟᱱᱟᱭ ᱛᱟᱭᱚᱢ ᱛᱮᱫᱚ ᱵᱩᱨᱩ ᱨᱮ ᱦᱮᱡ ᱮᱱᱟ ᱛᱚ ᱚᱱᱟ ᱛᱮ ᱱᱚᱜᱼᱚᱭ ᱡᱟᱦᱟᱸ ᱜᱟᱭᱟᱱ ᱠᱚᱵᱚᱱ ᱧᱮᱞᱟ ᱡᱚᱛᱚ ᱜᱟᱭᱟᱱ ᱨᱮᱜᱮ